ᱟᱵᱮᱱ ᱫᱚ ᱯᱟᱹᱦᱤᱞ ᱥᱩᱠᱨᱤ ᱵᱮᱱ ᱟᱹᱥᱩᱞ ᱠᱟᱜ ᱠᱚ ᱛᱟᱦᱮᱱ ᱜᱮᱭᱟ ᱥᱮ ᱵᱟᱵᱮᱱ ᱫᱚ ᱟᱵᱮᱱ ᱪᱤᱠᱟ ᱠᱟᱛᱮ ᱢᱮᱥᱮᱡ ᱵᱮᱱ ᱧᱟᱢ ᱠᱮᱫᱟ ᱱᱚᱰᱮ ᱦᱤᱡᱩᱜ ᱞᱟᱹᱜᱤᱫ ᱢᱟᱱᱮ ᱥᱟᱯᱱᱟ ᱪᱮᱫ ᱢᱮᱱᱟᱜᱼᱟ ᱢᱤᱫᱴᱮᱡ ᱡᱟᱸᱜᱟᱭ ᱯᱷᱩᱞᱟᱹᱣ ᱠᱟᱱ ᱛᱟᱦᱮᱸ ᱛᱟᱦᱮᱸ ᱟᱨ ᱵᱟᱭ ᱡᱚᱢᱮᱫ ᱠᱟᱱ ᱛᱟᱦᱮᱱᱟ ᱩᱱᱤ ᱦᱚᱸ ᱦᱟᱡᱟᱨᱤᱵᱟ ᱠᱷᱚᱱ ᱜᱮ ᱴᱨᱮᱱᱤᱝ ᱦᱮᱡ ᱠᱟᱱᱟ ᱯᱟᱨ ᱵᱷᱤ ᱩᱱᱤ ᱦᱚᱸ ᱵᱟᱭ ᱫᱟᱲᱮᱭᱟᱜᱼᱟ ᱡᱚᱢ ᱧᱩ ᱨᱮᱭᱟᱜ ᱫᱚ ᱟᱨᱮᱧᱡᱽᱢᱮᱱᱴ ᱫᱚ ᱟᱢ ᱜᱮᱢ ᱟᱨᱮᱧᱡᱽᱢᱮᱱᱴ ᱠᱟᱫ ᱛᱟᱵᱚᱱᱟ ᱦᱮᱸ ᱱᱤᱛᱚᱜ ᱫᱚ ᱤᱧ ᱜᱮ ᱦᱟᱸᱜ ᱤᱭᱟᱹ ᱠᱟᱹᱫᱟᱹᱧ ᱟᱨ ᱟᱨᱦᱚᱸ ᱱᱟᱣᱟ ᱵᱷᱤᱰᱤᱭᱳ ᱨᱮ ᱥᱟᱹᱜᱩᱱ ᱫᱟᱨᱟᱢᱮᱫ ᱯᱮᱭᱟ ᱪᱮᱫ ᱞᱮᱠᱟ ᱢᱮᱱᱟᱜ ᱯᱮᱭᱟ ᱟᱥᱚᱜ ᱠᱟᱹᱱᱟᱹᱧ ᱵᱮᱥ ᱜᱮ ᱢᱮᱱᱟᱜ ᱯᱮᱭᱟ ᱟᱨ ᱤᱧᱦᱚᱸ ᱟᱹᱰᱤ ᱵᱮᱥ ᱢᱤᱱᱟᱹᱧᱟ ᱛᱚ ᱜᱟᱛᱮ ᱠᱚ ᱠᱤᱪᱷᱩ ᱫᱤᱱ ᱞᱟᱦᱟ ᱱᱤᱭᱟᱹ ᱱᱤᱭᱟᱹ ᱪᱮᱱᱮᱞ ᱨᱮᱜᱮ ᱟᱯᱮ ᱯᱮ ᱧᱮᱞ ᱞᱮᱫ ᱛᱟᱵᱚᱱᱟ ᱡᱟᱦᱟᱸ ᱥᱩᱠᱨᱤ ᱯᱟᱞᱚᱱ ᱵᱟᱨᱮ ᱨᱮᱭᱟᱜ ᱡᱟᱦᱟᱸ ᱫᱚ ᱟᱵᱚᱨᱮᱱ ᱢᱳᱦᱚᱱ ᱦᱟᱸᱥᱫᱟ ᱢᱮᱱᱟᱭ ᱛᱟᱵᱚᱱᱟ ᱩᱱᱤᱭᱟᱜ ᱡᱟᱱᱠᱟᱨᱤ ᱥᱮ ᱯᱷᱤᱰᱵᱮᱠ ᱮᱢ ᱞᱮᱫᱟᱭ ᱟᱨ ᱚᱸᱰᱮ ᱜᱮ ᱛᱮᱦᱮᱧᱤᱧ ᱦᱮᱡ ᱟᱠᱟᱱ ᱛᱟᱵᱚᱱᱟ ᱡᱟᱦᱟᱸ ᱫᱚ ᱱᱤᱭᱟᱹ ᱫᱚ ᱱᱤᱭᱟᱹ ᱰᱟᱦᱟᱨ ᱯᱮ ᱧᱮᱞᱮᱫ ᱠᱟᱱ ᱱᱤᱭᱟᱹ ᱫᱚ ᱡᱟᱢᱛᱟᱲᱟ ᱠᱷᱚᱱᱟᱜ ᱱᱟᱛᱮ ᱫᱚ ᱫᱷᱟᱱᱵᱟᱫᱽ ᱪᱟᱞᱟᱣ ᱠᱟᱱᱟ ᱚᱱᱟ ᱨᱳᱰ ᱠᱟᱱᱟ ᱟᱫᱚ ᱚᱸᱰᱮ ᱜᱮ ᱛᱮᱦᱮᱧ ᱥᱮᱴᱮᱨ ᱠᱟᱱ ᱛᱟᱵᱚᱱᱟ ᱟᱨ ᱛᱮᱦᱮᱧ ᱠᱷᱚᱡ ᱜᱮ ᱱᱚᱜᱼᱚᱭ ᱦᱟᱸᱜ ᱱᱚᱸᱰᱮ ᱴᱨᱮᱱᱤᱝ ᱮ ᱮᱦᱚᱵ ᱠᱟᱫᱟ ᱡᱟᱦᱟᱸ ᱫᱚ ᱞᱟᱦᱟᱣᱟᱜ ᱵᱷᱤᱰᱤᱭᱳ ᱨᱮ ᱞᱟᱹᱭ ᱠᱟᱜ ᱛᱟᱵᱚᱱ ᱛᱟᱦᱮᱱᱟᱭ ᱛᱚ ᱱᱚᱸᱰᱮ ᱟᱹᱰᱤᱜᱟᱱ ᱥᱟᱺᱜᱤᱧ ᱥᱟᱺᱜᱤᱧ ᱠᱷᱚᱡ ᱠᱚ ᱦᱮᱡ ᱠᱟᱱ ᱛᱟᱵᱚᱱᱟ ᱩᱱᱠᱩ ᱠᱚ ᱵᱚᱭᱦᱟ ᱠᱚ ᱥᱮ ᱫᱟᱫᱟ ᱛᱟᱠᱚ ᱠᱚ ᱛᱚ ᱩᱱᱠᱩ ᱴᱷᱮᱡ ᱠᱷᱚᱡ ᱜᱮ ᱛᱮᱦᱮᱧᱟᱜ ᱯᱷᱤᱰᱵᱮᱠ ᱵᱚᱱ ᱦᱟᱛᱟᱣᱟ ᱡᱮ ᱱᱚᱰᱮ ᱴᱨᱮᱱᱤᱝ ᱨᱮ ᱪᱮᱫ ᱞᱮᱠᱟ ᱠᱚ ᱟᱹᱭᱠᱟᱹᱣ ᱫᱟ ᱥᱮ ᱪᱮᱫ ᱞᱟᱹᱜᱤᱫ ᱠᱚ ᱦᱮᱡ ᱠᱟᱱᱟ ᱥᱮ ᱱᱚᱰᱮ ᱴᱨᱮᱱᱤᱝ ᱦᱟᱛᱟᱣ ᱠᱟᱛᱮ ᱟᱠᱚ ᱦᱚᱸ ᱯᱷᱚᱨᱢ ᱠᱚ ᱠᱷᱩᱞᱟᱹᱣᱟ ᱥᱮ ᱥᱩᱠᱨᱤ ᱠᱚ ᱟᱹᱥᱩᱞ ᱠᱚᱣᱟ ᱥᱮ ᱵᱟᱠᱚ ᱟᱹᱥᱩᱞ ᱠᱚᱣᱟ ᱱᱤᱭᱟᱹ ᱠᱚ ᱵᱟᱨᱮ ᱨᱮᱜᱮ ᱛᱚ ᱫᱮᱞᱟ ᱵᱚᱱ ᱱᱚᱛᱮ ᱨᱮ ᱢᱮᱱᱟᱜ ᱠᱚᱣᱟ ᱱᱩᱠᱩ ᱠᱚ ᱵᱚᱭᱦᱟ ᱵᱚᱱ ᱠᱩᱞᱤ ᱞᱮᱠᱚ ᱜᱮ ᱛᱚ ᱡᱚᱦᱟᱨ ᱜᱮ ᱵᱚᱭᱦᱟ ᱡᱚᱦᱟᱨ ᱟᱵᱮᱱᱟᱜ ᱯᱚᱨᱤᱪᱚᱭ ᱯᱟᱹᱦᱤᱞ ᱞᱟᱹᱭ ᱵᱮᱱ ᱡᱚᱛᱚ ᱠᱚ ᱟᱢᱟᱜ ᱪᱮᱱᱮᱞ ᱨᱮᱱ ᱛᱤᱱᱟᱹᱜ ᱢᱮᱱᱟᱜ ᱠᱚ ᱫᱚᱨᱥᱚᱠ ᱠᱚ ᱡᱚᱛᱚ ᱠᱚ ᱡᱚᱦᱟᱨ ᱤᱧᱟᱹᱜ ᱧᱩᱛᱩᱢ ᱫᱚ ᱨᱟᱡᱮᱥ ᱯᱟᱣᱨᱤᱭᱟ ᱦᱩᱭᱩᱜ ᱠᱟᱱᱟ ᱟᱛᱳ ᱛᱟᱞᱮ ᱫᱚ ᱯᱟᱲᱟ ᱵᱤᱨᱤᱱᱫᱟᱵᱚᱱᱤ ᱯᱨᱚᱠᱷᱚᱸᱰ ᱯᱷᱟᱛᱮᱯᱩᱨ ᱟᱨ ᱡᱮᱞᱟ ᱫᱚ ᱡᱟᱢᱛᱟᱲᱟ ᱟᱨ ᱱᱚᱰᱮ ᱫᱚ ᱟᱵᱮᱱ ᱪᱤᱠᱟ ᱠᱟᱛᱮ ᱢᱮᱥᱮᱡᱽ ᱵᱮᱱ ᱧᱟᱢ ᱠᱮᱫᱟ ᱱᱚᱰᱮ ᱦᱤᱡᱩᱜ ᱞᱟᱹᱜᱤᱫ ᱥᱟᱱᱛᱟᱞᱤ ᱟᱲᱟᱝ ᱤᱭᱩᱴᱩᱵᱽ ᱪᱮᱱᱮᱞ ᱨᱮ ᱡᱚᱛᱚ ᱠᱷᱚᱱ ᱞᱟᱦᱟ ᱨᱮ ᱧᱮᱞ ᱠᱮᱫᱟᱞᱤᱧ ᱤᱥᱠᱮ ᱵᱟᱫ ᱟᱨ ᱢᱳᱦᱚᱱ ᱫᱟᱣᱟᱜ ᱡᱟᱦᱟᱸ ᱱᱚᱣᱟ ᱯᱷᱟᱨᱢᱤᱝ ᱵᱟᱨᱮᱛᱮ ᱛᱤᱱᱟᱹᱜ ᱢᱚᱡᱽ ᱩᱱ ᱦᱤᱞᱳᱜ ᱰᱤᱴᱮᱞᱥ ᱮ ᱞᱟᱹᱭ ᱠᱮᱫᱟ ᱵᱚᱞᱮ ᱥᱩᱠᱨᱤ ᱵᱟᱨᱮᱛᱮ ᱪᱮᱫ ᱞᱮᱠᱟ ᱟᱹᱥᱩᱞ ᱫᱚᱨᱠᱟᱨ ᱪᱮᱫ ᱞᱮᱠᱟ ᱩᱱᱠᱩ ᱡᱚᱢ ᱮᱢᱟ ᱫᱚᱨᱠᱟᱨ ᱠᱚᱣᱟ ᱪᱮᱫ ᱞᱮᱠᱟ ᱨᱟᱱ ᱮᱢᱟ ᱫᱚᱨᱠᱟᱨ ᱠᱚᱣᱟ ᱪᱮᱫ ᱞᱮᱠᱟ ᱫᱚᱦᱚ ᱞᱮᱠᱚ ᱠᱷᱟᱱ ᱵᱟᱠᱚ ᱜᱚᱡᱚᱜᱼᱟ ᱟᱨ ᱚᱲᱟᱜ ᱨᱮ ᱱᱩᱱᱩ ᱵᱟᱭ ᱫᱚᱦᱚᱭᱮᱫ ᱠᱚᱜᱮᱭᱟ ᱥᱩᱠᱨᱤ ᱩᱱᱤᱭᱟᱜ ᱥᱚᱠ ᱦᱚᱸ ᱢᱮᱱᱟᱜ ᱛᱟᱭ ᱜᱮᱭᱟ ᱥᱩᱠᱨᱤ ᱫᱚᱦᱚ ᱢᱟᱨᱮ ᱦᱚᱲ ᱠᱟᱱᱟ ᱵᱚᱱ ᱟᱵᱚ ᱦᱚᱲ ᱦᱚᱯᱚᱱ ᱫᱚ ᱥᱩᱠᱨᱤ ᱠᱚ ᱫᱚᱦᱚ ᱠᱚᱜᱮᱭᱟ ᱚᱱᱟ ᱦᱤᱥᱟᱹᱵ ᱛᱮ ᱩᱱᱤ ᱪᱷᱚᱴᱤ ᱜᱟᱱᱮ ᱫᱚᱦᱚ ᱠᱟᱜ ᱠᱚᱣᱟ ᱟᱨ ᱯᱩᱱᱭᱟ ᱯᱟᱹᱴᱷᱤ ᱟᱨ ᱵᱟᱨᱭᱟ ᱠᱩᱰᱩᱭ ᱫᱚᱦᱚ ᱠᱟᱜ ᱠᱤᱱᱟᱹ ᱟᱨ ᱱᱩᱭᱟᱜ ᱡᱟᱦᱟᱸ ᱥᱟᱱᱛᱟᱲᱤ ᱟᱲᱟᱝ ᱱᱚᱣᱟ ᱪᱮᱱᱮᱞᱮ ᱧᱮᱞ ᱠᱮᱫᱟ ᱢᱤᱫ ᱫᱤᱱ ᱫᱩᱲᱩᱵ ᱫᱩᱲᱩᱵ ᱮ ᱧᱮᱞᱮᱫ ᱠᱟᱱ ᱛᱟᱦᱮᱱᱟ ᱧᱮᱞ ᱧᱟᱢ ᱠᱮᱫ ᱠᱷᱟᱱ ᱫᱚᱭ ᱢᱮᱱᱫᱟ ᱟᱪᱪᱷᱟ ᱱᱚᱝᱠᱟ ᱦᱚᱸ ᱦᱚᱲ ᱦᱚᱯᱚᱱ ᱟᱵᱚ ᱥᱩᱠᱨᱤ ᱠᱚ ᱟᱹᱥᱩᱞᱮᱫ ᱠᱚᱣᱟ ᱟᱨ ᱚᱱᱟ ᱦᱤᱥᱟᱹᱵ ᱛᱮᱜᱮ ᱢᱮᱛᱟᱭ ᱠᱟᱱᱟ ᱫᱩ ᱢᱤᱫ ᱫᱚᱢ ᱪᱟᱞᱟᱣ ᱦᱤᱡᱩᱜ ᱢᱮ ᱯᱷᱟᱸᱠᱟ ᱦᱚᱸ ᱯᱷᱟᱸᱠᱟ ᱜᱮᱭᱟ ᱪᱟᱞᱟᱣ ᱦᱤᱡᱩᱜ ᱢᱮ ᱟᱨ ᱨᱟᱱ ᱱᱟᱥᱮᱱᱟᱜ ᱪᱮᱫ ᱟᱹᱜᱩ ᱡᱚᱝ ᱢᱮ ᱟᱨ ᱡᱩᱫᱤ ᱨᱟᱱᱮᱢ ᱪᱮᱫ ᱞᱮᱠᱷᱟᱡ ᱵᱚᱪᱷᱚᱨ ᱫᱤᱱ ᱞᱮᱠᱟ ᱜᱮ ᱧᱮᱞᱚᱜᱚᱜ ᱠᱟᱱᱟ ᱡᱮ ᱥᱩᱠᱨᱤ ᱠᱚ ᱨᱩᱣᱟᱹ ᱦᱤᱡᱩᱜ ᱠᱟᱱᱟ ᱟᱨ ᱠᱚ ᱜᱚᱡ ᱪᱟᱵᱟᱜ ᱵᱟᱹᱲᱤᱡ ᱪᱟᱵᱟᱜ ᱠᱟᱱᱟ ᱟᱨ ᱡᱩᱫᱤ ᱨᱟᱱ ᱠᱚᱢ ᱪᱮᱫ ᱠᱟᱜ ᱠᱷᱟᱡ ᱪᱮᱫ ᱞᱮᱠᱟ ᱠᱚ ᱟᱹᱥᱩᱞ ᱠᱚᱣᱟ ᱪᱮᱫ ᱞᱮᱠᱟ ᱚᱱᱟ ᱨᱮᱱᱟᱜ ᱫᱷᱟᱨᱟ ᱡᱩᱫᱤᱢ ᱵᱩᱡᱷᱟᱹᱣ ᱧᱟᱢ ᱞᱮᱠᱷᱟᱡ ᱵᱟᱠᱚ ᱜᱚᱡᱚᱜᱼᱟ ᱟᱨ ᱚᱱᱟ ᱠᱚ ᱵᱷᱤᱰᱭᱳ ᱧᱮᱞᱛᱮ ᱟᱨ ᱱᱩᱱᱩ ᱵᱟ ᱟᱨ ᱵᱟᱵᱟ ᱛᱟᱹᱠᱤᱱᱟᱜ ᱤᱭᱟᱹ ᱧᱮᱞᱛᱮ ᱟᱫᱚᱧ ᱦᱮᱡ ᱠᱟᱱᱟ

ᱟᱨ ᱱᱚᱰᱮ ᱡᱚᱢ ᱧᱩ ᱠᱚᱨᱮᱱᱟᱜ ᱥᱩᱵᱤᱫᱷᱟ ᱟᱯᱮᱭᱟᱜ ᱠᱟᱱᱟ ᱥᱮ ᱴᱨᱮᱱᱤᱝ ᱮ ᱮᱢᱚᱜ ᱠᱟᱱ ᱩᱱᱤᱭᱟᱜ ᱠᱟᱱ ᱜᱮᱭᱟ ᱵᱟ ᱩᱱᱤ ᱡᱚᱢ ᱧᱩ ᱛᱟᱦᱮᱱ ᱜᱤᱛᱤᱡ ᱨᱮᱱᱟᱜ ᱥᱚᱵ ᱨᱮᱱᱟᱜ ᱵᱮᱵᱚᱥᱛᱷᱟᱭ ᱯᱨᱳᱵᱷᱟᱭᱤᱰ ᱠᱟᱜ ᱞᱮᱭᱟ ᱛᱚ ᱟᱹᱰᱤ ᱟᱹᱰᱤ ᱥᱟᱨᱦᱟᱣ ᱛᱚ ᱱᱩᱭᱴᱟᱜ ᱵᱚᱱ ᱠᱩᱞᱤ ᱞᱟᱜᱮ ᱡᱚᱦᱟᱨ ᱜᱮ ᱦᱚᱸ ᱡᱚᱦᱟᱨ ᱜᱮ ᱟᱵᱮᱱᱟᱜ ᱯᱚᱨᱤᱪᱚᱭ ᱞᱟᱹᱭ ᱵᱮᱱ ᱤᱧᱟᱹᱜ ᱧᱩᱛᱩᱢ ᱫᱚ ᱠᱟᱞᱮᱥᱣᱚᱨ ᱥᱚᱨᱮᱱ ᱠᱟᱱᱟ ᱤᱧ ᱫᱚ ᱫᱮᱣᱜᱷᱚᱨ ᱡᱮᱞᱟ ᱛᱷᱟᱱᱟ ᱫᱚ ᱠᱷᱟᱲᱜᱟ ᱦᱩᱸ᱾ ᱟᱨ ᱯᱨᱚᱠᱷᱚᱸᱰ ᱯᱟᱨᱟᱡᱩᱲᱤ ᱯᱚᱧᱪᱟᱭᱮᱛ ᱠᱩᱧᱡᱟᱲᱟ ᱯᱟᱲᱟᱜ ᱠᱟᱱ ᱛᱟᱞᱮᱭᱟ ᱤᱧᱦᱚᱸ ᱱᱚᱣᱟ ᱵᱷᱤᱰᱤᱭᱳ ᱫᱟᱣᱟᱨᱟ ᱛᱮᱜᱮ ᱱᱚᱰᱮᱧ ᱥᱮᱴᱮᱨ ᱟᱠᱟᱱᱟ

ᱛᱚ ᱟᱹᱰᱤ ᱟᱹᱰᱤ ᱥᱟᱨᱦᱟᱣ ᱛᱚ ᱱᱩᱭᱴᱟᱜ ᱵᱚᱭᱦᱟ ᱵᱚᱱ ᱠᱩᱞᱤ ᱞᱟᱭ ᱜᱮ ᱤᱧ ᱫᱚ ᱱᱚᱣᱟ ᱞᱳᱠᱟᱞ ᱨᱮᱱ ᱠᱟᱱ ᱜᱤᱭᱟᱹᱧ ᱤᱧᱟᱹᱜ ᱧᱩᱛᱩᱢ ᱫᱚ ᱢᱳᱦᱚᱱ ᱥᱚᱨᱮᱱ ᱦᱮᱸ᱾ ᱟᱛᱳ ᱫᱚ ᱵᱟᱹᱨᱤᱭᱟᱲᱯᱩᱨ ᱡᱮᱞᱟ ᱡᱟᱢᱛᱟᱲᱟ ᱤᱧ ᱦᱚᱸ ᱵᱷᱤᱰᱤᱭᱳ ᱢᱟᱫᱽᱫᱷᱚᱢ ᱛᱮᱜᱮᱧ ᱵᱟᱲᱟᱭ ᱠᱮᱜᱼᱟ ᱢᱮᱱᱛᱮ ᱱᱚᱰᱮ ᱴᱨᱮᱱᱤᱝ ᱦᱩᱭᱩᱜᱼᱟ ᱢᱮᱱᱛᱮ ᱥᱟᱱᱛᱟᱞᱤ ᱟᱲᱟᱝ ᱤᱭᱩᱴᱩᱵᱽ ᱪᱮᱱᱮᱞ ᱨᱮ ᱧᱮᱞ ᱠᱟᱛᱮ ᱛᱚ ᱚᱱᱟ ᱵᱟᱲᱟᱭ ᱠᱟᱛᱮ ᱜᱮ ᱵᱚᱞᱮ ᱤᱧ ᱦᱚᱸ ᱡᱟᱱᱠᱟᱨᱤ ᱦᱟᱛᱟᱣ ᱥᱟᱱᱟ ᱠᱤᱫᱤᱧᱟ ᱵᱚᱞᱮ ᱧᱮᱞᱮᱫ ᱠᱟᱱᱟ ᱟᱭ ᱫᱤᱱ ᱵᱚᱞᱮ ᱦᱤᱡᱩᱜ ᱠᱟᱱᱟ ᱥᱩᱠᱨᱤ ᱨᱩᱣᱟᱹ ᱦᱤᱡᱩᱜ ᱠᱟᱱ ᱛᱟᱠᱚᱣᱟ ᱵᱚᱞᱮ ᱥᱟᱞ ᱨᱮ ᱦᱤᱡᱩᱜ ᱠᱟᱱ ᱜᱮᱭᱟ ᱢᱤᱫ ᱫᱚᱢ ᱵᱟᱨ ᱫᱚᱢ ᱛᱚ ᱚᱱᱟᱜᱮ ᱤᱧᱦᱚᱸ ᱵᱟᱲᱟᱭ ᱥᱟᱱᱟᱧ ᱠᱟᱱᱟ ᱵᱚᱞᱮ ᱴᱨᱮᱱᱤᱝ ᱦᱟᱛᱟᱣ ᱠᱟᱛᱮ ᱱᱚᱣᱟ ᱨᱮᱭᱟᱜ ᱵᱚᱞᱮ ᱪᱮᱫ ᱞᱮᱠᱟ ᱩᱯᱟᱹᱭ ᱦᱩᱭ ᱫᱟᱲᱮᱭᱟᱜᱼᱟ ᱛᱚ ᱚᱱᱟ ᱤᱭᱟᱹᱛᱮ ᱵᱚᱞᱮ ᱤᱧᱦᱚᱸ ᱚᱱᱟ ᱨᱮᱭᱟᱜ ᱵᱟᱲᱟᱭ ᱡᱚᱝ ᱤᱭᱟᱹ ᱛᱮᱜᱮ ᱱᱚᱰᱮ ᱦᱮᱡ ᱥᱮᱴᱮᱨ ᱦᱩᱭ ᱠᱟᱱᱟ ᱟᱹᱰᱤ ᱟᱹᱰᱤ ᱥᱟᱨᱦᱟᱣ ᱛᱚ ᱟᱵᱮᱱᱟᱜ ᱯᱚᱨᱤᱪᱚᱭ ᱯᱟᱹᱦᱤᱞ ᱞᱟᱹᱭ ᱵᱮᱱ ᱤᱧ ᱫᱚ ᱥᱟᱦᱮᱵᱽᱜᱚᱸᱡᱽ ᱡᱮᱞᱟ ᱠᱷᱚᱱᱤᱧ ᱦᱮᱡ ᱠᱟᱱᱟ ᱤᱧᱟᱹᱜ ᱧᱩᱛᱩᱢ ᱵᱟᱹᱨᱭᱟᱹᱛ ᱦᱟᱸᱥᱫᱟ ᱟᱫᱚ ᱤᱧ ᱦᱚᱸ ᱱᱚᱝᱠᱟ ᱜᱮ ᱵᱚᱞᱮ ᱥᱩᱠᱨᱤ ᱟᱹᱥᱩᱞ ᱢᱟ ᱟᱹᱥᱩᱞᱮᱫ ᱠᱚ ᱛᱟᱦᱮᱸ ᱜᱮᱭᱟ ᱢᱮᱱᱠᱷᱟᱱ ᱚᱠᱟ ᱚᱠᱟ ᱨᱩᱣᱟᱹ ᱦᱮᱡ ᱞᱮᱱᱠᱷᱟᱡ ᱱᱚᱝᱠᱟ ᱠᱚ ᱜᱚᱡᱚᱜ ᱠᱟᱱᱟ ᱮᱠᱫᱚᱢ ᱟᱛᱳ ᱥᱩᱫᱷᱟᱹ ᱨᱮᱱ ᱢᱤᱫ ᱢᱤᱫ ᱠᱚ ᱜᱚᱡ ᱢᱟᱨᱟᱣ ᱩᱛᱟᱹᱨᱚᱜ ᱠᱟᱱᱟ ᱪᱤᱞᱤ ᱦᱚᱸ ᱵᱟᱠᱚ ᱥᱟᱨᱮᱡᱚᱜ ᱠᱟᱱᱟ ᱟᱫᱚ ᱪᱮᱫ ᱪᱤᱠᱟᱹᱭ ᱦᱩᱭᱩᱜᱼᱟ ᱵᱟᱰᱟᱭᱚᱜ ᱠᱟᱱᱟ ᱵᱚᱞᱮ ᱤᱭᱩᱴᱩᱵᱽ ᱠᱚᱨᱮ ᱠᱚ ᱞᱟᱹᱭ ᱵᱟᱲᱟᱭᱮᱫᱟ ᱮᱱᱛᱮᱫ ᱱᱚᱝᱠᱟ ᱱᱚᱝᱠᱟ ᱥᱩᱠᱨᱤ ᱟᱹᱥᱩᱞ ᱨᱮᱭᱟᱜ

ᱫᱚᱧ ᱜᱚᱴᱟ ᱠᱮᱫᱟ ᱯᱟᱹᱦᱤᱞ ᱟᱵᱮᱱ ᱥᱩᱠᱨᱤ ᱵᱮᱱ ᱟᱹᱥᱩᱞᱮᱫ ᱠᱚ ᱛᱟᱦᱮᱱ ᱜᱮᱭᱟ ᱥᱮ ᱵᱟᱵᱮᱱ ᱟᱹᱥᱩᱞᱮᱫ ᱠᱚ ᱛᱟᱦᱮᱱ ᱟᱹᱥᱩᱞ ᱠᱚ ᱛᱟᱦᱮᱸ ᱜᱮᱭᱟᱞᱤᱧ ᱢᱮᱱᱠᱷᱟᱱ ᱜᱚᱡᱚᱜ ᱠᱟᱱ ᱛᱟᱦᱮᱸ ᱟᱠᱚ ᱟᱪᱪᱷᱟ ᱵᱟᱠᱚ ᱵᱟᱧᱪᱟᱣᱟ ᱟᱫᱚ ᱚᱱᱟᱛᱮ ᱟᱹᱰᱤ ᱟᱥᱠᱮᱛ ᱟᱹᱭᱠᱟᱹᱣ ᱚᱠᱟ ᱜᱷᱟᱹᱲᱤᱡ ᱫᱚ ᱦᱩᱸ᱾ ᱱᱚᱣᱟ ᱥᱩᱠᱨᱤ ᱟᱹᱥᱩᱞ ᱜᱤᱧ ᱵᱟᱹᱜᱤᱭᱟ ᱛᱮ ᱜᱚᱡᱚᱜ ᱟᱠᱚ ᱛᱮ ᱜᱚᱡ ᱪᱟᱵᱟ ᱠᱚ ᱵᱟᱠᱚ ᱵᱟᱧᱪᱟᱣᱟ ᱟᱫᱚ ᱱᱚᱰᱮ ᱴᱨᱮᱱᱤᱝ ᱦᱟᱛᱟᱣ ᱠᱟᱛᱮ ᱢᱟᱱᱮ ᱟᱵᱮᱱ ᱦᱚᱸ ᱞᱟᱹᱴᱩ ᱵᱤᱡᱽᱱᱮᱥ ᱨᱮᱭᱟᱜ ᱢᱚᱱᱮ ᱢᱮᱱᱟᱜ ᱛᱟᱵᱮᱱᱟ ᱥᱮ ᱪᱮᱫ ᱞᱮᱠᱟ ᱟᱵᱮᱱ ᱦᱮᱸ ᱮᱱᱛᱮ ᱞᱟᱹᱴᱩ ᱵᱤᱡᱽᱱᱮᱥ ᱞᱟᱹᱜᱤᱫ ᱜᱮ ᱟᱪᱪᱷᱟ ᱮᱱᱛᱮ ᱠᱟᱹᱴᱤᱡ ᱢᱟᱹᱴᱤᱡ ᱠᱟᱹᱢᱤ ᱞᱟᱹᱜᱤᱫ ᱫᱚ ᱮᱱᱛᱮ ᱴᱨᱮᱱᱤᱝ ᱫᱚ ᱵᱟᱹᱧ ᱦᱟᱛᱟᱣ ᱫᱟ ᱡᱮᱢᱚᱱ ᱱᱚᱣᱟᱛᱮ ᱵᱚᱞᱮ ᱮᱠᱫᱚᱢ ᱠᱚᱢ ᱥᱮ ᱠᱚᱢ ᱵᱚᱞᱮ ᱡᱟᱦᱟᱱᱟᱜ ᱤᱧ ᱪᱤᱠᱟᱹ ᱫᱟᱲᱮᱭᱟᱜᱼᱟ ᱥᱩᱠᱨᱤ ᱟᱹᱥᱩᱞ ᱠᱟᱛᱮ ᱠᱚᱢ ᱥᱮ ᱠᱚᱢ ᱚᱲᱟᱜ ᱫᱩᱣᱟᱹᱨ ᱢᱟᱱᱮ ᱥᱟᱯᱱᱟ ᱪᱮᱫ ᱢᱮᱱᱟᱜ ᱛᱟᱵᱮᱱᱟ ᱥᱟᱯᱱᱟ ᱫᱚ ᱢᱮᱱᱟᱜᱼᱟ ᱵᱚᱞᱮ ᱥᱩᱠᱨᱤ ᱟᱹᱥᱩᱞ ᱠᱟᱛᱮ ᱯᱚᱭᱥᱟ ᱦᱩᱭ ᱞᱮᱱᱠᱷᱟᱱ ᱚᱲᱟᱜ ᱫᱩᱣᱟᱹᱨᱟᱹᱧ ᱮᱥᱠᱮ ᱵᱟᱫᱽ ᱜᱟᱹᱰᱤ ᱠᱚ ᱦᱟᱛᱟᱣ ᱦᱩᱭᱩᱜᱼᱟ ᱚᱱᱟ ᱥᱟᱯᱱᱟ ᱢᱮᱱᱟᱜᱼᱟ ᱵᱚᱞᱮ ᱟᱨ ᱱᱚᱰᱮ ᱩᱱᱟᱹᱜ ᱥᱟᱺᱜᱤᱧ ᱴᱨᱮᱱᱤᱝ ᱦᱟᱛᱟᱣ ᱵᱮᱱ ᱦᱮᱡ ᱮᱱᱟ ᱟᱵᱮᱱ ᱛᱚ ᱱᱚᱰᱮ ᱫᱚ ᱟᱵᱮᱱ ᱪᱮᱫ ᱛᱮᱵᱮᱱ ᱦᱮᱡ ᱮᱱᱟ ᱱᱚᱰᱮ ᱫᱚ ᱵᱟᱥ ᱛᱮ ᱦᱮᱡ ᱦᱩᱭᱱᱟ ᱵᱟᱥ ᱛᱮ ᱵᱟᱝ ᱛᱚ ᱟᱹᱰᱤ ᱟᱹᱰᱤ ᱥᱟᱨᱦᱟᱣ ᱱᱩᱭ ᱵᱚᱭᱦᱟᱭ ᱞᱟᱹᱭ ᱠᱮᱫ ᱛᱟᱵᱚᱱᱟ ᱛᱚ ᱯᱟᱹᱦᱤᱞ ᱟᱵᱮᱱᱟᱜ ᱯᱚᱨᱤᱪᱚᱭ ᱞᱟᱹᱭ ᱵᱮᱱ ᱟᱹᱞᱤᱧᱟᱜ ᱯᱚᱨᱤᱪᱚᱭ ᱫᱚ ᱤᱧᱟᱹᱜ ᱧᱩᱛᱩᱢ ᱫᱚ ᱵᱟᱵᱞᱩ ᱥᱚᱨᱮᱱ ᱦᱩᱭᱩᱜ ᱠᱟᱱᱟ ᱫᱮᱣᱜᱷᱚᱨ ᱰᱤᱥᱴᱨᱤᱠ ᱫᱮᱵᱤᱯᱩᱨ ᱯᱨᱚᱠᱷᱚᱸᱰ ᱟᱛᱳ ᱫᱚ ᱜᱚᱵᱚᱨᱫᱷᱟᱱ ᱟᱫᱚ ᱱᱚᱣᱟ ᱥᱟᱱᱛᱟᱞᱤ ᱟᱲᱟᱝ ᱨᱮᱭᱟᱜ ᱭᱩᱴᱩᱵᱽ ᱪᱮᱱᱮᱞ ᱦᱚᱛᱮ ᱛᱮᱜᱮᱧ ᱵᱟᱰᱟᱭ ᱧᱟᱢ ᱠᱮᱫᱟ ᱟᱪᱪᱷᱟ᱾ ᱟᱨ ᱟᱹᱰᱤ ᱫᱤᱱ ᱠᱷᱚᱱ ᱜᱮ ᱤᱧᱟᱹᱜ ᱟᱸᱥ ᱛᱟᱦᱮᱸ ᱠᱟᱱᱟ ᱵᱚᱞᱮ ᱟᱜᱚᱞ ᱵᱟᱜᱟᱞ ᱠᱷᱚᱱ ᱜᱮ ᱧᱮᱞ ᱠᱚ ᱠᱚᱭ ᱵᱤ ᱦᱚᱲ ᱵᱚᱞᱮ ᱡᱤᱞ ᱠᱚ ᱟᱹᱜᱩᱭᱟ ᱢᱮᱱᱠᱷᱟᱱ ᱟᱛᱳ ᱨᱮ ᱱᱚᱝᱠᱟᱱᱟᱜ ᱥᱩᱠᱨᱤ ᱡᱤᱞ ᱨᱮᱭᱟᱜ ᱵᱮᱵᱚᱥᱛᱷᱟ ᱜᱮ ᱵᱟᱹᱱᱩᱜᱼᱟ ᱟᱫᱚ ᱤᱧ ᱦᱚᱸ ᱟᱹᱰᱤ ᱫᱤᱱ ᱠᱷᱚᱱ ᱜᱮ ᱱᱚᱣᱟ ᱠᱷᱳᱡᱽ ᱛᱟᱦᱮᱸ ᱠᱟᱱᱟ ᱟᱫᱚ ᱱᱚᱣᱟ ᱥᱟᱱᱛᱟᱞᱤ ᱟᱲᱟᱝ ᱭᱩᱴᱩᱵᱽ ᱧᱮᱞ ᱠᱮᱫ ᱠᱷᱟᱱ ᱟᱫᱚ ᱱᱚᱣᱟ ᱨᱤᱧ ᱥᱮᱸᱫᱽᱨᱟ ᱧᱟᱢ ᱠᱮᱫᱟ ᱛᱚ ᱥᱮᱸᱫᱽᱨᱟ ᱧᱟᱢ ᱠᱟᱛᱮ ᱜᱮ ᱟᱫᱚ ᱢᱤᱫ ᱫᱤᱱ ᱫᱚ ᱱᱩᱭ ᱢᱳᱦᱚᱱ ᱵᱷᱟᱹᱭᱟ ᱴᱷᱮᱡ ᱜᱟᱞᱢᱟᱨᱟᱣ ᱦᱩᱭᱱᱟ ᱤᱥᱠᱟ ᱜᱟᱞᱢᱟᱨᱟᱣ ᱠᱮᱫ ᱠᱷᱟᱱ ᱟᱫᱚ ᱩᱱᱤᱜᱮ ᱞᱟᱹᱭ ᱟᱹᱫᱤᱧᱟ ᱵᱚᱞᱮ ᱛᱤᱥ ᱛᱟᱹᱨᱤᱠᱷ ᱦᱚᱸ ᱱᱚᱝᱠᱟ ᱱᱚᱝᱠᱟ ᱯᱨᱳᱜᱨᱟᱢ ᱢᱤᱴᱤᱝ ᱨᱮ ᱢᱮᱱᱟᱜᱼᱟ ᱛᱚ ᱤᱧ ᱦᱚᱸᱧ ᱢᱮᱱ ᱠᱮᱫᱟ ᱛᱚᱵᱮ ᱤᱧ ᱦᱚᱸ ᱱᱚᱣᱟ ᱨᱤᱧ ᱥᱮᱞᱮᱫᱚᱜᱼᱟ ᱱᱚᱣᱟ ᱨᱮ ᱥᱤᱠᱪᱷᱟᱧ ᱦᱟᱛᱟᱣᱟ ᱟᱨ ᱠᱚᱢ ᱥᱮ ᱠᱚᱢ ᱥᱤᱠᱪᱷᱟ ᱤᱭᱟᱹ ᱠᱟᱛᱮᱫ ᱡᱮᱢᱚᱱ ᱟᱞᱮ ᱟᱛᱳ ᱨᱮ ᱡᱮᱢᱚᱱ ᱤᱧ ᱱᱚᱣᱟ ᱠᱟᱹᱢᱤᱧ ᱮᱦᱚᱵ ᱥᱟᱶᱛᱮ ᱡᱚᱦᱚᱸᱭ ᱡᱟᱦᱟᱸᱭ ᱜᱮ ᱵᱚᱞᱮ ᱤᱪᱪᱷᱩᱠ ᱢᱮᱱᱟᱜ ᱛᱟᱭ ᱩᱱᱤ ᱫᱚ ᱡᱮᱢᱚᱱ ᱟᱨᱦᱚᱸ ᱤᱧ ᱥᱟᱶᱛᱮ ᱠᱟᱹᱢᱤ ᱫᱟᱲᱮᱭᱟᱜ ᱚᱱᱟᱛᱮ ᱱᱚᱰᱮ ᱫᱚᱧ ᱦᱮᱡ ᱟᱠᱟᱱᱟ ᱯᱟᱹᱦᱤᱞ ᱟᱵᱮᱱ ᱥᱩᱠᱨᱤ ᱵᱮᱱ ᱟᱹᱥᱩᱞᱮᱫ ᱠᱚ ᱛᱟᱦᱮᱸᱫ ᱜᱮᱭᱟ ᱯᱟᱹᱦᱤᱞ ᱫᱚ ᱵᱚᱞᱮ ᱜᱚᱜᱚ ᱵᱟᱵ ᱫᱚᱞᱮ ᱟᱹᱥᱩᱞ ᱦᱩᱭᱩᱜ ᱠᱟᱱ ᱛᱟᱦᱮᱱᱟ ᱤᱥᱠᱮ ᱵᱟᱫ ᱤᱧ ᱚᱠᱛᱚ ᱫᱚ ᱵᱟᱝ ᱦᱩᱭ ᱠᱟᱱᱟ ᱟᱪᱪᱷᱟ ᱦᱮᱸ᱾ ᱛᱚ ᱱᱚᱜᱼᱚᱭ ᱱᱚᱝᱠᱟ ᱟᱹᱰᱤᱜᱟᱱ ᱟᱸ, ᱵᱚᱭᱦᱟ ᱠᱚᱠᱚ ᱦᱮᱡ ᱠᱟᱱ ᱛᱟᱵᱚᱱᱟ ᱡᱟᱦᱟᱸ ᱫᱚ ᱛᱤᱦᱤᱧ ᱫᱚ ᱴᱨᱮᱱᱤᱝ ᱨᱮᱭᱟᱜ ᱯᱷᱟᱨᱥᱴ ᱫᱤᱱ ᱠᱟᱱᱟ ᱟᱨ ᱱᱤᱭᱟᱹ ᱴᱨᱮᱱᱤᱝ ᱫᱚ ᱯᱮ ᱫᱤᱱ ᱨᱮᱭᱟᱜ ᱦᱩᱭᱩᱜ ᱛᱟᱠᱚ ᱛᱟᱦᱮᱱᱟ ᱛᱚ ᱡᱟᱦᱟᱸᱭ ᱴᱨᱮᱱᱤᱝ ᱮᱫ ᱠᱚᱣᱟᱭ ᱟᱸ, ᱢᱳᱦᱚᱱ ᱦᱟᱸᱥᱫᱟ ᱩᱱᱤ ᱥᱟᱶᱜᱮ ᱩᱱᱤ ᱵᱚᱭᱦᱟ ᱥᱟᱶ ᱜᱮᱵᱚᱱ ᱜᱟᱞᱢᱟᱨᱟᱣᱟ ᱩᱱᱤᱭᱟᱜ ᱦᱚᱸ ᱯᱷᱤᱰᱵᱮᱠ ᱵᱚᱱ ᱦᱟᱛᱟᱣ ᱞᱮᱛᱟᱭ ᱜᱮ ᱪᱮᱫᱟᱜ ᱥᱮ ᱛᱮᱦᱮᱧ ᱫᱚ ᱮᱦᱚᱵ ᱫᱤᱱ ᱠᱟᱱ ᱛᱟᱭᱟ ᱚᱱᱟ ᱤᱭᱟᱹᱛᱮ ᱛᱚ ᱡᱚᱦᱟᱨ ᱜᱮ ᱵᱚᱭᱦᱟ ᱛᱚ ᱞᱟᱦᱟ ᱵᱷᱤᱰᱤᱭᱳ ᱨᱮ ᱥᱮ ᱥᱟᱱᱛᱷᱟᱞᱤ ᱟᱲᱟᱝ ᱪᱮᱱᱮᱞ ᱨᱮᱦᱚᱸ ᱟᱵᱮᱱᱟᱜ ᱯᱚᱨᱤᱪᱚᱭ ᱟᱹᱰᱤ ᱜᱟᱱ ᱵᱮᱱ ᱞᱟᱹᱭ ᱟᱠᱟᱫ ᱛᱟᱵᱚᱱᱟ ᱛᱚ ᱯᱚᱨᱤᱪᱚᱭ ᱫᱚ ᱛᱮᱦᱮᱧ ᱫᱚ ᱵᱟᱞᱟᱝ ᱜᱟᱞᱢᱟᱨᱟᱜᱼᱟ ᱪᱮᱫᱟᱜ ᱥᱮ ᱛᱮᱦᱮᱧ ᱫᱚ ᱟᱵᱮᱱᱟᱜ ᱴᱨᱮᱱᱤᱝ ᱨᱮᱭᱟᱜ ᱯᱷᱟᱥᱴ ᱫᱤᱱ ᱠᱟᱱ ᱛᱟᱵᱮᱱᱟ ᱛᱚ ᱛᱮᱦᱮᱧ ᱴᱨᱮᱱᱤᱝ ᱨᱮᱭᱟᱜ ᱯᱷᱟᱥᱴ ᱫᱤᱱ ᱨᱮ ᱪᱮᱫ ᱞᱮᱠᱟ ᱯᱷᱤᱰᱵᱮᱠ ᱚᱸᱰᱮ ᱪᱮᱫ ᱞᱮᱠᱟ ᱵᱮᱱ ᱯᱟᱲᱦᱟᱣ ᱠᱮᱫ ᱠᱚᱣᱟ ᱚᱱᱟ ᱠᱚ ᱨᱮᱭᱟᱜ ᱜᱮ ᱛᱷᱚᱲᱟ ᱜᱟᱱ ᱫᱤᱥᱚᱢ ᱨᱮᱱ ᱵᱚᱭᱦᱟ ᱠᱚᱢ ᱞᱟᱹᱭ ᱠᱚ ᱛᱟᱵᱚᱱᱟ ᱴᱷᱤᱠ ᱜᱮ ᱡᱚᱦᱟᱨ ᱜᱮ ᱥᱚᱵᱥᱮ ᱯᱟᱹᱦᱤᱞ ᱫᱚ ᱡᱮ ᱵᱚᱞᱮ ᱱᱩᱭ ᱵᱚᱭᱦᱟ ᱦᱚᱸᱧ ᱥᱟᱨᱦᱟᱣ ᱫᱮ ᱠᱟᱱᱟ ᱟᱨ ᱱᱩᱭ ᱥᱟᱶᱛᱮ ᱥᱟᱱᱛᱟᱞᱤ ᱟᱲᱟᱝ ᱵᱟᱞᱟ ᱩᱱᱤ ᱵᱚᱭᱦᱟᱧ ᱥᱟᱨᱦᱟᱣ ᱫᱮ ᱠᱟᱱᱟ ᱡᱮ ᱵᱚᱞᱮ ᱱᱩᱠᱤᱱ ᱵᱚᱞᱮ ᱜᱤᱨᱟᱹ ᱠᱤᱱ ᱯᱟᱥᱱᱟᱣ ᱠᱮᱫᱟ ᱟᱵᱮᱱ ᱜᱤᱨᱟᱹ ᱵᱮᱱ ᱯᱟᱥᱱᱟᱣ ᱠᱮᱫᱟ ᱟᱨ ᱧᱮᱞ ᱠᱮᱫᱟ ᱠᱚ ᱟᱨ ᱠᱚ ᱵᱩᱡᱷᱟᱹᱣ ᱠᱮᱫᱟ ᱟᱨ ᱛᱤᱦᱤᱧ ᱱᱚᱰᱮ ᱴᱨᱮᱱᱤᱝ ᱠᱚ ᱦᱮᱡ ᱠᱟᱱᱟ ᱛᱤᱦᱤᱧ ᱫᱚ ᱮᱦᱚᱵ ᱫᱤᱱ ᱠᱟᱱᱟ ᱯᱮ ᱫᱤᱱ ᱨᱮᱱᱟᱜ ᱠᱟᱱᱟ ᱟᱨ ᱛᱮᱦᱮᱧ ᱫᱚ ᱛᱤᱥ ᱡᱟᱱᱩᱣᱟᱨᱤ ᱟᱨ ᱮᱠ ᱯᱷᱮᱵᱽᱨᱩᱣᱟᱨᱤ ᱱᱚᱣᱟ ᱫᱚ ᱢᱩᱪᱟᱹᱫᱚᱜᱼᱟ ᱱᱚᱣᱟ ᱨᱮ ᱛᱮᱦᱮᱧ ᱫᱚ ᱤᱧᱟᱹᱜ ᱠᱞᱟᱥ ᱫᱚ ᱛᱟᱦᱮᱸ ᱠᱟᱱᱟ ᱥᱩᱠᱨ ᱯᱟᱞᱚᱱ ᱨᱮᱱᱟᱜ ᱡᱮ ᱵᱚᱞᱮ ᱡᱟᱱᱠᱟᱨᱤ ᱤᱥᱠᱮ ᱵᱟᱫ ᱡᱮ ᱵᱚᱞᱮ ᱛᱤᱱᱟᱹᱜ ᱯᱨᱚᱡᱟᱛᱤ ᱦᱮᱱᱟᱜ ᱠᱚᱣᱟ ᱤᱧ ᱠᱞᱟᱥ ᱤᱧ ᱦᱟᱛᱟᱣ ᱠᱮᱫ ᱛᱟᱠᱚᱣᱟ ᱟᱨ ᱱᱤᱛᱚᱜ ᱦᱟᱸᱜ ᱠᱞᱟᱥ ᱦᱩᱭᱩᱜᱼᱟ ᱢᱤᱫᱴᱮᱡ ᱠᱞᱟᱥ ᱵᱟᱹᱠᱤ ᱦᱮᱱᱟᱜᱼᱟ ᱡᱮ ᱥᱟᱢᱟᱱᱭᱚ ᱡᱟᱱᱠᱟᱨᱤ ᱚᱱᱟᱨᱮ ᱪᱮᱫ ᱪᱮᱫ ᱦᱩᱭᱩᱜ ᱠᱟᱱᱟ ᱟᱨ ᱜᱟᱯᱟ ᱫᱚ ᱦᱟᱸᱜ ᱠᱞᱟᱥ ᱦᱩᱭᱩᱜᱼᱟ ᱡᱮ ᱥᱮᱴ ᱨᱮᱱᱟᱜ ᱤᱥᱠᱮ ᱵᱟᱫ ᱥᱤᱰ ᱨᱮᱱᱟᱜ ᱟᱨ ᱱᱮᱠᱥᱴ ᱫᱤᱱ ᱫᱚ ᱦᱟᱸᱜ ᱨᱳᱜᱽ ᱨᱮᱱᱟᱜ ᱨᱳᱜᱽ ᱵᱟᱪᱟᱱᱟ ᱚᱱᱟ ᱞᱟᱹᱜᱤᱫ ᱫᱚ ᱰᱚᱠᱴᱚᱨ ᱦᱟᱸᱜ ᱦᱤᱡᱩᱜᱼᱟᱭ ᱚᱱᱟ ᱞᱟᱹᱜᱤᱫ ᱫᱚ ᱨᱚᱵᱤᱵᱟᱨ ᱫᱤᱱ ᱪᱷᱩᱴᱤ ᱠᱟᱱ ᱛᱟᱭᱟ ᱩᱱ ᱦᱤᱞᱳᱜ ᱩᱱᱤ ᱦᱟᱸᱜ ᱨᱟᱱ ᱨᱮᱱᱟᱜ ᱫᱚᱭ ᱞᱟᱹᱭ ᱟᱠᱚᱣᱟ ᱟᱪᱪᱷᱟ ᱟᱨ ᱱᱚᱰᱮ ᱡᱚᱢ ᱧᱩ ᱨᱮᱭᱟᱜ ᱫᱚ ᱟᱨᱮᱧᱡᱽᱢᱮᱱᱴ ᱫᱚ ᱟᱢᱜᱮᱢ ᱟᱨᱮᱧᱡᱽᱢᱮᱱᱴ ᱟᱠᱟᱫ ᱛᱟᱵᱚᱱᱟ ᱦᱮᱸ ᱱᱤᱛᱚᱜ ᱫᱚ ᱤᱧ ᱜᱮ ᱦᱟᱸᱜ ᱤᱭᱟᱹ ᱠᱟᱹᱫᱟᱹᱧ ᱟᱨ ᱱᱚᱣᱟ ᱨᱮᱫᱚ ᱦᱟᱸᱜ ᱡᱮ ᱵᱚᱞᱮ ᱩᱱᱠᱩ ᱠᱷᱚᱡ ᱜᱮ ᱦᱟᱸᱜ ᱱᱚᱣᱟ ᱫᱚ ᱯᱮ ᱟᱠᱚ ᱦᱟᱸᱜ ᱡᱮ ᱵᱚᱞᱮ ᱞᱟᱦᱟᱨᱮ ᱞᱟᱹᱭ ᱥᱚᱫᱚᱨ ᱞᱮᱜᱼᱟᱹᱧ ᱡᱮ ᱵᱚᱞᱮ ᱴᱤᱭᱩᱥᱚᱱ ᱯᱷᱤ ᱤᱧ ᱫᱚᱧ ᱦᱟᱛᱟᱣᱟ ᱟᱨ ᱨᱩᱢ ᱵᱷᱟᱲᱟ ᱟᱨ ᱡᱚᱢ ᱧᱩ ᱫᱚ ᱟᱯᱱᱟᱨᱟᱜ ᱜᱮ ᱵᱚᱞᱮ ᱟᱠᱚᱣᱟᱜ ᱜᱮ ᱚᱱᱟ ᱫᱚ ᱟᱫᱚ ᱚᱱᱟ ᱫᱚ ᱦᱟᱸᱜ ᱛᱟᱭᱚᱢ ᱛᱤᱧ ᱦᱟᱛᱟᱣ ᱛᱟᱠᱚᱣᱟ ᱚᱱᱟ ᱫᱚ ᱟᱨ ᱜᱤᱛᱤᱡ ᱠᱚᱨᱮᱱᱟᱜ ᱵᱮᱵᱚᱥᱛᱟ ᱜᱤᱛᱤᱡ ᱠᱚᱨᱮᱱᱟᱜ ᱫᱚ ᱵᱮᱵᱚᱥᱛᱟ ᱫᱚ ᱦᱩᱭ ᱠᱟᱱ ᱜᱮᱭᱟ ᱡᱮ ᱵᱚᱞᱮ ᱡᱟᱦᱟᱱᱟᱜ ᱵᱮᱰ ᱠᱚ ᱤᱭᱟᱹ ᱠᱚᱫᱚ ᱵᱟᱹᱱᱩᱜᱼᱟ ᱯᱟᱨ ᱜᱟᱫᱽᱫᱟ ᱠᱚ ᱤᱭᱟᱹ ᱠᱚ ᱟᱹᱜᱩ ᱦᱩᱭ ᱠᱟᱱᱟ ᱟᱫᱚ ᱛᱷᱚᱲᱟ ᱜᱟᱱ ᱵᱚᱞᱮ ᱱᱩᱠᱩ ᱵᱚᱭᱦᱟ ᱴᱷᱮᱡ ᱤᱧ ᱦᱮᱡ ᱠᱟᱛᱮᱧ ᱠᱷᱚᱡᱚᱜ ᱠᱟᱱᱟ ᱡᱮ ᱵᱚᱞᱮ ᱞᱟᱦᱟ ᱪᱮᱫ ᱞᱮᱠᱟ ᱵᱚᱞᱮ ᱥᱩᱵᱤᱫᱟ ᱚᱱᱠᱟ ᱵᱟᱹᱧ ᱮᱢ ᱫᱟᱲᱮᱭᱟᱜ ᱠᱚᱣᱟ ᱡᱮ ᱵᱚᱞᱮ ᱛᱷᱚᱲᱟ ᱜᱟᱱ ᱵᱮᱰ ᱠᱚᱦᱚᱸ ᱚᱱᱠᱟ ᱤᱭᱟᱹ ᱞᱟᱜᱟᱣ ᱵᱟᱹᱱᱩᱜᱼᱟ ᱡᱮ ᱵᱚᱞᱮ ᱛᱷᱚᱲᱟ ᱱᱚᱣᱟ ᱴᱟᱴᱠᱟ ᱢᱟᱴᱠᱟᱭᱮᱱᱟ ᱡᱮ ᱵᱚᱞᱮ ᱥᱚᱢᱚᱭ ᱵᱟᱝ ᱧᱟᱢ ᱞᱮᱱᱟ ᱟᱫᱚ ᱚᱱᱟ ᱤᱭᱟᱹᱛᱮ ᱟᱫᱚ ᱱᱮᱠᱥᱴ ᱵᱮᱪ ᱠᱷᱚᱡ ᱫᱚ ᱦᱟᱸᱜ ᱠᱳᱥᱤᱥ ᱟᱹᱧ ᱡᱮ ᱵᱚᱞᱮ ᱛᱷᱚᱲᱟ ᱢᱚᱡᱽ ᱧᱚᱜ ᱛᱮ ᱤᱭᱟᱹᱧ ᱵᱮᱱᱟᱣᱟ ᱟᱨ ᱤᱥᱠᱮ ᱵᱟᱫ ᱦᱚᱦᱚ ᱟᱠᱚᱣᱟᱹᱧ ᱛᱚ ᱟᱵᱮᱱ ᱮ, ᱪᱮᱠᱟ ᱠᱟᱛᱮ ᱵᱮᱱ ᱦᱩᱫᱤᱥ ᱠᱮᱫᱟ ᱡᱮ ᱵᱚᱞᱮ ᱟᱹᱞᱤᱧ ᱦᱚᱸ ᱤᱭᱟᱹ ᱴᱨᱮᱱᱤᱝ ᱤᱭᱟᱹ ᱞᱤᱧ ᱠᱷᱩᱞᱟᱹᱣᱟ ᱮᱠᱪᱩᱭᱮᱞᱤ ᱱᱚᱣᱟ ᱫᱚ ᱱᱤᱭᱟᱹ ᱤᱭᱟᱹᱛᱮᱧ ᱦᱩᱫᱤᱥ ᱠᱮᱫᱟ ᱡᱮ ᱵᱚᱞᱮ ᱱᱚᱣᱟ ᱫᱩᱢᱠᱟ ᱠᱚᱨᱮᱱ ᱟᱨᱦᱚᱸ ᱵᱚᱞᱮ ᱢᱤᱫᱴᱮᱡ ᱟᱹᱞᱤᱧ ᱢᱤᱫᱴᱮᱡ ᱜᱨᱩᱯ ᱞᱤᱧ ᱵᱮᱱᱟᱣ ᱠᱟᱫᱟ ᱱᱚᱣᱟ ᱤᱭᱟᱹ ᱨᱮᱱᱟᱜ ᱥᱩᱠᱨᱤ ᱯᱷᱟᱨᱢᱤᱝ ᱡᱟᱦᱟᱸ ᱡᱟᱦᱟᱸᱭ ᱠᱚ ᱥᱩᱠᱨᱤ ᱢᱮᱱᱟᱜ ᱠᱚᱣᱟ ᱵᱟᱨᱭᱟ ᱦᱚᱸ ᱯᱮᱭᱟ ᱦᱚᱸ ᱩᱱᱠᱩ ᱚᱱᱟ ᱜᱨᱩᱯ ᱨᱮ ᱤᱧ ᱛᱮᱛᱟᱞᱤᱥ ᱡᱚᱱᱟᱧ ᱮᱰ ᱠᱟᱜ ᱠᱚᱣᱟ ᱛᱚ ᱚᱱᱟᱨᱮ ᱩᱱᱠᱩ ᱠᱷᱚᱱ ᱢᱤᱫᱴᱮᱡ ᱵᱟᱨᱭᱟ ᱦᱟᱡᱟᱨ ᱤᱭᱟᱹ ᱦᱟᱡᱟᱨᱤᱵᱟ ᱠᱷᱚᱱ ᱠᱚ ᱴᱨᱮᱱᱤᱝ ᱦᱮᱡ ᱮᱱᱟ ᱛᱚ ᱩᱱᱠᱩ ᱯᱮ ᱫᱤᱱ ᱨᱮᱱᱟᱜ ᱠᱚ ᱴᱨᱮᱱᱤᱝ ᱞᱮᱱᱟ ᱚᱱᱟ ᱨᱮᱠᱚ ᱯᱚᱭᱥᱟ ᱠᱚ ᱮᱢ ᱠᱮᱫᱟ ᱥᱟᱲᱮ ᱪᱟᱨ ᱦᱟᱡᱟᱨ ᱠᱟᱛᱮ ᱛᱚ ᱚᱱᱟᱨᱮ ᱩᱱᱠᱩ ᱯᱷᱤᱨ ᱡᱟᱦᱟᱱᱟᱜ ᱤᱭᱟᱹ ᱜᱷᱟᱹᱲᱤ ᱦᱚᱸ ᱤᱧ ᱠᱚ ᱯᱷᱳᱱ ᱤᱧᱟ ᱪᱮᱫ ᱠᱚ ᱢᱮᱱᱟ ᱨᱩᱣᱟᱹ ᱦᱟᱹᱥᱩ ᱜᱷᱟᱹᱲᱤ ᱮᱠᱪᱩᱭᱮᱞᱤ ᱩᱱᱠᱩ ᱴᱨᱮᱱᱤᱝ ᱦᱮᱡ ᱠᱟᱱ ᱨᱮᱦᱚᱸ ᱠᱚ ᱟᱨ ᱤᱧ ᱠᱚ ᱠᱩᱞᱤᱭᱤᱧᱟ ᱟᱫᱚ ᱤᱧ ᱢᱮᱱᱫᱟᱹᱧ ᱡᱟᱹᱨᱩᱨ ᱠᱩᱪ ᱥᱚᱢᱚᱥᱥᱟ ᱦᱮᱱᱟᱜ ᱪᱮᱫᱟᱜ ᱡᱮ ᱩᱱᱤ ᱴᱨᱮᱱᱤᱝ ᱠᱟᱛᱮ ᱦᱮᱡ ᱠᱟᱱᱟ ᱟᱨ ᱩᱱᱤ ᱟᱡᱛᱮ ᱵᱟᱭ ᱨᱟᱱ ᱫᱟᱲᱮ ᱠᱟᱱᱟ ᱤᱧ ᱠᱚ ᱦᱚᱦᱚᱧ ᱠᱟᱱᱟ ᱵᱚᱞᱮ ᱫᱩᱢᱠᱟ ᱠᱷᱚᱱ ᱢᱤᱫᱴᱮᱱ ᱠᱚᱲᱟ ᱦᱮᱡ ᱞᱮᱱᱟ ᱩᱱᱤ ᱦᱚᱸ ᱨᱟᱱ ᱠᱚᱨᱮᱱᱟᱜ ᱠᱩᱞᱤ ᱵᱟᱲᱟ ᱠᱮᱫᱤᱧ ᱞᱟᱹᱭ ᱵᱟᱲᱟ ᱫᱮᱭᱟ ᱤᱥᱠᱮ ᱵᱟᱫ ᱡᱟᱢᱛᱟᱲᱟ ᱠᱷᱚᱱ ᱟᱞᱮ ᱦᱚᱸ ᱨᱟᱱᱤᱜᱚᱸᱡᱽ ᱢᱮᱱᱟᱜᱼᱟ ᱚᱸᱰᱮ ᱡᱟᱢᱛᱟᱲᱟ ᱵᱟᱡᱟᱨ ᱨᱮᱜᱮ ᱛᱚ ᱩᱱᱤ ᱦᱚᱸ ᱤᱧ ᱯᱟᱴᱤᱧ ᱪᱟᱞᱟᱣ ᱞᱮᱱ ᱢᱤᱫᱴᱮᱡ ᱡᱟᱸᱜᱟᱭ ᱯᱷᱩᱞᱟᱹᱣ ᱠᱟᱱ ᱛᱟᱦᱮᱱ ᱛᱟᱦᱮᱸᱫ ᱟᱨ ᱵᱟᱭ ᱡᱚᱢᱮᱫ ᱠᱟᱱ ᱛᱟᱦᱮᱱᱟ ᱩᱱᱤ ᱦᱚᱸ ᱦᱟᱡᱟᱨᱤᱵᱟᱜᱽ ᱠᱷᱚᱱ ᱜᱮ ᱴᱨᱮᱱᱤᱝ ᱦᱮᱡ ᱠᱟᱱᱟ ᱯᱟᱨ ᱵᱷᱤ ᱩᱱᱤ ᱦᱚᱸ ᱵᱟᱭ ᱫᱟᱲᱮᱣᱟᱭ ᱠᱟᱱᱟ ᱟᱫᱚᱧ ᱢᱮᱱᱫᱟ ᱤᱥᱠᱟ ᱢᱚᱛᱞᱚᱵ ᱫᱚ ᱫᱤᱠᱩ ᱠᱳᱪᱤᱝ ᱠᱚ ᱪᱟᱞᱟᱜ ᱠᱟᱱ ᱜᱮᱭᱟ ᱟᱨ ᱚᱱᱟᱨᱮ ᱟᱵᱚ ᱦᱚᱲ ᱵᱚᱱ ᱪᱟᱞᱟᱜ ᱠᱟᱱᱟ ᱤᱥᱠᱟ ᱢᱚᱛᱞᱚᱵ ᱩᱱᱠᱩ ᱡᱷᱩᱴᱢᱩᱴ ᱠᱚ ᱟᱵᱚ ᱠᱚ ᱮᱲᱮᱭᱮᱫ ᱵᱚᱱᱟ ᱯᱚᱭᱥᱟ ᱟᱵᱚ ᱴᱷᱮᱱ ᱠᱚ ᱤᱭᱟᱹᱭᱮᱫᱟ ᱟᱫᱚ ᱚᱱᱟᱛᱤᱧ ᱢᱮᱱᱫᱟ ᱤᱧ ᱫᱚ ᱱᱚᱣᱟ ᱨᱮ ᱢᱮᱠᱥᱤᱢᱟᱢ ᱡᱟᱫᱟ ᱱᱚᱣᱟ ᱫᱚ ᱵᱟᱝ ᱠᱷᱚᱨᱪᱟᱜ ᱠᱟᱱᱟ ᱱᱚᱣᱟ ᱨᱮ ᱟᱹᱲᱟᱹᱭ ᱦᱟᱡᱟᱨ ᱜᱮ ᱠᱷᱚᱨᱪᱟᱜ ᱠᱟᱱ ᱛᱟᱠᱚᱣᱟ ᱟᱨ ᱩᱱᱤ ᱥᱟᱲᱮ ᱪᱟᱨ ᱦᱟᱡᱟᱨᱮ ᱦᱟᱛᱟᱣᱮᱫ ᱠᱟᱱ ᱛᱟᱠᱚᱣᱟ ᱟᱫᱚ ᱤᱧ ᱢᱮᱱᱫᱟᱹᱧ ᱡᱮ ᱵᱚᱞᱮ ᱩᱱᱟᱹᱜ ᱵᱚᱞᱮ ᱵᱟᱹᱲᱛᱤ ᱦᱟᱛᱟᱣᱮᱫ ᱠᱟᱱ ᱛᱟᱠᱚᱣᱟ ᱤᱧ ᱫᱚ ᱟᱵᱚ ᱦᱚᱲ ᱵᱚᱭᱦᱟ ᱠᱟᱱ ᱜᱮᱭᱟᱵᱚᱱ ᱟᱫᱚ ᱛᱷᱚᱲᱟ ᱵᱟᱡᱟᱨ ᱨᱮᱜᱮᱧ ᱱᱤᱛᱚᱜ ᱫᱚ ᱯᱷᱤᱞᱦᱟᱞ ᱤᱧ ᱤᱭᱟᱹ ᱦᱟᱛᱟᱲ ᱫᱟᱹᱧ ᱵᱚᱞᱮ ᱡᱮᱥᱮ ᱱᱚᱝᱠᱟ ᱜᱮ ᱟᱨᱦᱚᱸ ᱵᱚᱱ ᱞᱟᱦᱟ ᱥᱮᱫ ᱵᱚᱱ ᱪᱟᱞᱟᱜ ᱛᱚ ᱛᱮᱦᱮᱧᱟᱜ ᱴᱟᱨᱱᱤᱝ ᱨᱮᱫᱚ ᱛᱤᱱᱟᱹᱜ ᱜᱟᱱ ᱱᱚᱰᱮ ᱠᱚ ᱦᱮᱡ ᱠᱟᱱᱟ ᱥᱴᱩᱰᱮᱱᱴ ᱮᱥᱮ ᱫᱚ ᱛᱟᱦᱮᱸ ᱠᱟᱱᱟ ᱠᱚ ᱞᱤᱥᱴ ᱨᱮᱫᱚ ᱯᱚᱸᱪᱤᱥᱴᱤ ᱠᱚ ᱛᱟᱦᱮᱸ ᱠᱟᱱᱟ ᱯᱚᱸᱪᱤᱥᱴᱤ ᱨᱮᱫᱚ ᱱᱤᱛᱚᱜ ᱫᱚ ᱛᱤᱱᱟᱹᱜ ᱠᱚ ᱥᱮᱴᱮᱨ ᱠᱟᱱᱟ ᱮᱠᱤᱥᱴᱤ ᱠᱚ ᱥᱮᱴᱮᱨ ᱠᱟᱱᱟ ᱟᱨ ᱯᱩᱱᱭᱟ ᱫᱚ ᱵᱟᱠᱚ ᱥᱮᱴᱮᱨ ᱞᱮᱱᱟ ᱯᱟᱥᱮ ᱵᱚᱞᱮ ᱵᱟᱹᱧ ᱯᱷᱳᱱ ᱠᱟᱜ ᱠᱚᱣᱟ ᱤᱧᱦᱚᱸ ᱟᱨ ᱟᱠᱚ ᱦᱚᱸ ᱵᱟᱠᱚ ᱯᱷᱳᱱ ᱠᱟᱫᱟ ᱟᱫᱚ ᱯᱟᱥᱮ ᱦᱟᱸᱜ ᱡᱟᱦᱟᱱᱟᱜ ᱮᱴᱠᱮᱴᱚᱬᱮ ᱦᱩᱭ ᱠᱟᱱᱟ ᱟᱫᱚ ᱦᱟᱸᱜ ᱛᱟᱭᱚᱢ ᱛᱮ ᱦᱟᱸᱜ ᱠᱞᱟᱥ ᱵᱟᱫ ᱠᱟᱛᱮ ᱦᱟᱸᱜ ᱜᱮ ᱜᱟᱞᱢᱟᱨᱟᱣ ᱩᱱᱠᱩ ᱥᱟᱛᱮᱜ ᱢᱟᱱᱞᱮᱭᱟ ᱩᱱᱠᱩ ᱡᱟᱦᱟᱸᱭ ᱛᱮᱦᱮᱧᱟᱜ ᱴᱨᱮᱱᱤᱝ ᱨᱮ ᱮᱵᱥᱮᱱᱴ ᱠᱮᱫᱟ ᱠᱚ ᱩᱱᱠᱩ ᱫᱚ ᱢᱟᱱᱞᱮᱭᱟ ᱛᱮᱦᱮᱧ ᱢᱟ ᱵᱟᱠᱚ ᱦᱮᱡ ᱫᱟᱲᱮᱭᱟᱜᱼᱟ ᱚᱱᱟ ᱢᱟ ᱥᱤᱭᱳᱨ ᱜᱮ ᱢᱮᱱᱠᱷᱟᱱ ᱩᱱᱤ ᱪᱟᱦᱟᱣ ᱞᱮᱱᱠᱷᱟᱡ ᱡᱮ ᱤᱧ ᱦᱤᱡᱩᱜ ᱠᱟᱱ ᱟᱨᱦᱚᱸ ᱚᱠᱟ ᱪᱷᱚᱭ ᱛᱟᱹᱨᱤᱠᱷ ᱥᱮ ᱚᱠᱟ ᱦᱤᱞᱳᱜ ᱠᱷᱚᱡ ᱟᱨᱦᱚᱸ ᱴᱨᱮᱱᱤᱝ ᱠᱚ ᱥᱮᱠᱮᱱᱰ ᱥᱮᱴᱤᱝ ᱵᱟᱞᱟ ᱛᱚ ᱩᱱᱠᱩ ᱫᱚ ᱚᱱᱟᱨᱮᱢ ᱥᱮᱴᱤᱝ ᱠᱚᱣᱟ ᱥᱮ ᱵᱟᱢ ᱥᱮᱴᱤᱝ ᱠᱚᱣᱟ ᱦᱮᱸ ᱦᱮᱸ ᱚᱱᱟᱨᱮ ᱡᱩᱫᱤ ᱥᱤᱴ ᱯᱷᱩᱞ ᱵᱟᱝ ᱛᱟᱦᱮᱱ ᱠᱷᱟᱡ ᱚᱱᱟᱨᱮᱧ ᱥᱮᱞᱮᱫ ᱠᱚᱣᱟ ᱟᱨ ᱡᱩᱫᱤ